ᱡᱚᱦᱟᱨ ᱥᱟᱱᱟᱢ ᱠᱚ ᱤᱧ ᱜᱮ ᱥᱩᱱᱤᱞ ᱥᱚᱨᱮᱱ ᱟᱨ ᱱᱚᱣᱟ ᱫᱟᱭ ᱫᱤ ᱥᱩᱱᱤᱞ ᱥᱚᱨᱮᱱ ᱤᱭᱩᱴᱩᱵᱽ ᱪᱮᱱᱮᱞ ᱨᱮ ᱟᱯᱮ ᱥᱟᱱᱟᱢ ᱧᱮᱞᱮ ᱵᱤᱦᱟᱨ ᱢᱮᱥᱟ ᱠᱚ ᱥᱟᱹᱜᱩᱱ ᱫᱟᱨᱟᱢ ᱛᱮᱦᱮᱧ ᱫᱚ ᱠᱷᱟᱥ ᱡᱟᱭᱜᱟᱧ ᱟᱹᱜᱩ ᱠᱟᱜ ᱵᱚᱱᱟ ᱟᱨ ᱛᱮᱦᱮᱧ ᱱᱚᱣᱟ ᱟᱱᱫᱷᱨᱟ ᱯᱨᱚᱫᱮᱥ ᱨᱮᱭᱟᱜ ᱯᱮᱱᱩᱠᱚᱱᱰᱟ ᱮᱨᱤᱭᱟ ᱨᱮ ᱯᱟᱨᱠ ᱢᱮᱱᱟᱜᱼᱟ ᱟᱨ ᱠᱟᱹᱢᱤ ᱞᱟᱸᱜᱟ ᱠᱟᱛᱮᱱ ᱱᱚᱣᱟ ᱡᱤᱭᱟᱹᱲ ᱡᱟᱭᱜᱟ ᱨᱮ ᱦᱮᱡ ᱞᱮᱱᱠᱷᱟᱱ ᱢᱚᱱᱮ ᱠᱚ ᱡᱤᱨᱟᱹᱣ ᱵᱩᱡᱷᱟᱹᱜ ᱠᱟᱱᱟ ᱟᱨ ᱚᱱᱟᱛᱮ ᱪᱤᱠᱟᱹᱭᱮᱱᱟ ᱚᱱᱟᱛᱮ ᱛᱮᱦᱮᱧ ᱱᱚᱣᱟ ᱡᱟᱭᱜᱟ ᱧᱮᱞ ᱦᱚᱪᱚ ᱵᱚᱱᱟ ᱟᱨ ᱡᱟᱦᱟᱸᱭ ᱡᱩᱫᱤ ᱟᱱᱫᱷᱨᱟ ᱯᱨᱚᱫᱮᱥ ᱨᱮ ᱢᱮᱱᱟᱜ ᱵᱚᱱ ᱠᱷᱟᱱ ᱱᱚᱣᱟ ᱡᱟᱭᱜᱟ ᱡᱟᱹᱨᱩᱲ ᱛᱮ ᱵᱷᱤᱡᱤᱴ ᱛᱟᱵᱚᱱ ᱯᱮ ᱟᱨ ᱟᱹᱰᱤ ᱢᱚᱡᱽ ᱡᱟᱭᱜᱟ ᱠᱟᱱᱟ ᱵᱩᱨᱩ ᱫᱷᱟᱥᱱᱟ ᱨᱮ ᱢᱮᱱᱟᱜᱼᱟ ᱟᱨ ᱢᱤᱫᱴᱟᱝ ᱢᱟᱨᱟᱝ ᱯᱩᱠᱷᱨᱤ ᱥᱮ ᱵᱟᱸᱫᱷ ᱢᱮᱱᱟᱜᱼᱟ ᱚᱱᱟᱨᱮ ᱟᱹᱰᱤ ᱦᱟᱹᱠᱩ ᱠᱚ ᱢᱮᱱᱟᱜ ᱠᱚᱣᱟ ᱟᱨ ᱪᱮᱬᱮ ᱪᱤᱯᱨᱩᱫ ᱠᱚ ᱢᱮᱱᱟᱜ ᱠᱚᱣᱟ ᱟᱨ ᱱᱚᱰᱮ ᱟᱹᱰᱤ ᱦᱚᱲ ᱠᱚ ᱦᱤᱡᱩᱜ ᱠᱟᱱᱟ ᱟᱨ ᱟᱹᱰᱤ ᱢᱚᱡᱽ ᱡᱟᱭᱜᱟ ᱠᱟᱱᱟ ᱫᱷᱚᱨᱚᱢ ᱡᱟᱭᱜᱟ ᱠᱟᱱᱟ ᱥᱟᱱᱟᱢ ᱞᱮᱠᱟᱱ ᱦᱚᱲ ᱠᱚ ᱦᱤᱡᱩᱜ ᱠᱟᱱᱟ ᱟᱨ ᱛᱮᱦᱮᱧ ᱤᱧ ᱡᱷᱟᱲᱠᱷᱚᱸᱰ ᱠᱷᱚᱱᱤᱧ ᱦᱮᱡ ᱟᱠᱟᱱ ᱱᱚᱣᱟ ᱡᱟᱭᱜᱟ ᱟᱯᱮ ᱡᱚᱛᱚ ᱠᱚ ᱧᱮᱞ ᱦᱚᱪᱚ ᱯᱮ ᱞᱟᱹᱜᱤᱫ ᱩᱫᱩᱜ ᱥᱚᱫᱚᱨ ᱯᱮ ᱞᱟᱹᱜᱤᱫ ᱟᱨ ᱫᱮᱞᱟ ᱵᱚᱱ ᱧᱮᱞᱟ ᱫᱮᱞᱟ ᱧᱮᱞ ᱦᱚᱪᱚᱭᱮᱫ ᱵᱚᱱᱟ ᱟᱹᱰᱤ ᱢᱚᱡᱽ ᱡᱟᱭᱜᱟ ᱠᱟᱱᱟ ᱟᱨ ᱢᱤᱫ ᱵᱟᱨ ᱦᱚᱲ ᱵᱚᱱ ᱧᱟᱢ ᱠᱚᱣᱟ ᱟᱨ ᱩᱱᱠᱩ ᱥᱟᱛᱮ ᱦᱚᱸ ᱵᱚᱱ ᱜᱟᱞᱢᱟᱨᱟᱣᱟ ᱟᱹᱰᱤ ᱱᱚᱣᱟ ᱫᱚ ᱧᱮᱞᱚᱜ ᱠᱟᱱᱟ ᱱᱚᱜᱼᱚᱭ ᱮᱦᱚᱵ ᱦᱚᱪᱚᱭᱮᱫ ᱵᱚᱱᱟᱹᱧ ᱟᱫᱚ ᱵᱩᱨᱩ ᱫᱷᱟᱥᱱᱟ ᱠᱟᱱᱟ ᱱᱚᱜᱼᱚᱭ ᱱᱚᱜᱼᱚᱭ ᱱᱚᱛᱮ ᱱᱚᱛᱮ ᱱᱟᱦᱟᱜ ᱱᱚᱜᱼᱚᱭ ᱨᱳᱰ ᱢᱮᱱᱟᱜᱼᱟ ᱱᱚᱣᱟ ᱫᱷᱟᱨᱮ ᱛᱮ ᱥᱮᱱ ᱞᱮᱱᱠᱷᱟᱱ ᱚᱱᱛᱮ ᱢᱚᱱᱫᱤᱨ ᱠᱚ ᱢᱮᱱᱟᱜᱼᱟ ᱟᱨ ᱟᱹᱰᱤ ᱱᱚᱛᱮ ᱢᱮᱱᱟᱜᱼᱟ ᱱᱚᱜᱼᱚᱭ ᱱᱚᱣᱟ ᱱᱟᱠᱷᱟ ᱫᱟᱜ ᱢᱮᱱᱟᱜᱼᱟ ᱦᱟᱸᱜ ᱱᱚᱣᱟ ᱨᱮ ᱦᱟᱹᱠᱩ ᱠᱚ ᱢᱮᱱᱟᱜ ᱠᱚᱣᱟ ᱟᱨ ᱜᱮᱰᱮ ᱠᱚ ᱪᱮᱬᱮ ᱪᱤᱯᱨᱩᱫ ᱡᱟᱜᱮ ᱢᱮᱱᱟᱜ ᱠᱚᱣᱟ ᱟᱨ ᱱᱤᱛᱚᱜ ᱪᱮᱬᱮ ᱠᱚ ᱨᱟᱜ ᱯᱮ ᱟᱸᱡᱚᱢᱮᱫ ᱜᱮᱭᱟ ᱯᱟᱥᱮᱡ ᱟᱨ ᱧᱮᱞ ᱦᱚᱪᱚ ᱵᱚᱱᱟᱹᱧ ᱟᱵᱚ ᱡᱷᱟᱲᱠᱷᱚᱸᱰ ᱫᱤᱥᱚᱢ ᱨᱮᱱ ᱟᱵᱚᱨᱮᱱ ᱵᱚᱭᱦᱟ ᱢᱤᱥᱨᱟ ᱠᱚ ᱢᱮᱱᱟᱜ ᱠᱚᱣᱟ ᱟᱨ ᱱᱩᱠᱩ ᱱᱚᱣᱟ ᱡᱟᱭᱜᱟ ᱠᱚ ᱦᱮᱡ ᱥᱮᱴᱮᱨ ᱠᱟᱱᱟ ᱱᱩᱠᱩ ᱱᱩᱠᱩ ᱱᱩᱠᱩ ᱱᱩᱠᱩ ᱮᱠᱷᱮᱱ ᱟᱵᱚ ᱥᱮᱫ ᱨᱮᱱ ᱞᱮᱠᱟ ᱫᱚ ᱵᱟᱠᱚ ᱧᱮᱞᱚᱜ ᱠᱟᱱᱟ ᱦᱚᱨᱚᱜ ᱵᱟᱸᱫᱮ ᱰᱨᱮᱥ ᱵᱟᱹᱱᱩᱜ ᱛᱟᱠᱚᱣᱟ ᱢᱮᱱᱠᱷᱟᱱ ᱟᱵᱚ ᱥᱮᱫ ᱨᱮᱱ ᱠᱟᱱ ᱜᱮᱭᱟ ᱠᱚ ᱟᱨ ᱱᱤᱭᱟᱹ ᱦᱚᱨ ᱡᱟᱦᱟᱸ ᱦᱚᱨ ᱧᱮᱞᱚᱜ ᱠᱟᱱᱟ ᱱᱤᱭᱟᱹ ᱦᱚᱨ ᱦᱚᱨᱛᱮ ᱱᱚᱣᱟ ᱦᱚᱨ ᱯᱟᱸᱡᱟ ᱞᱮᱠᱷᱟᱱ ᱱᱚᱜᱼᱚ ᱱᱟ ᱵᱩᱨᱩ ᱧᱮᱞᱚᱜ ᱠᱟᱱ ᱱᱚᱣᱟ ᱵᱩᱨᱩ ᱪᱚᱴ ᱱᱚᱝᱠᱟ ᱱᱚᱝᱠᱟ ᱛᱮ ᱨᱟᱠᱟᱵᱚᱜᱼᱟ ᱱᱚᱝᱠᱟ ᱛᱮ ᱯᱩᱨᱟᱹ ᱢᱟᱱᱮ ᱢᱚᱴᱚᱨ ᱜᱟᱹᱰᱤ ᱠᱟᱨ ᱜᱟᱹᱰᱤ ᱵᱟᱥ ᱜᱟᱹᱰᱤ ᱡᱚᱛᱚ ᱜᱮ ᱨᱟᱠᱟᱵᱚᱜᱼᱟ ᱱᱚᱜᱼᱚᱭ ᱪᱚᱴ ᱫᱷᱟᱨᱮ ᱵᱚᱱ ᱧᱮᱞᱮᱫ ᱠᱟᱱᱟ ᱱᱚᱣᱟ ᱠᱷᱚᱱ ᱟᱨᱦᱚᱸ ᱦᱟᱱᱛᱮ ᱞᱟᱦᱟ ᱢᱚᱱᱫᱤᱨ ᱢᱮᱱᱟᱜᱼᱟ ᱟᱨ ᱚᱲᱟᱜ ᱠᱚ ᱢᱮᱱᱟᱜᱼᱟ ᱚᱸᱰᱮ ᱵᱚᱱ ᱥᱮᱱ ᱫᱟᱲᱮᱭᱟᱜᱼᱟ ᱟᱨ ᱚᱱᱛᱮ ᱥᱮᱱᱚᱜ ᱛᱮᱦᱮᱧ ᱫᱚ ᱯᱚᱥᱤᱵᱚᱞ ᱵᱟᱹᱱᱩᱜᱼᱟ ᱚᱱᱟ ᱤᱭᱟᱹᱛᱮ ᱛᱮᱦᱮᱧ ᱫᱚ ᱱᱚᱱᱛᱮ ᱚᱱᱛᱮ ᱫᱚ ᱵᱟᱹᱧ ᱤᱫᱤ ᱵᱚᱱᱟ ᱛᱮᱦᱮᱧ ᱱᱚᱛᱮ ᱦᱟᱹᱵᱤᱡ ᱜᱮ ᱱᱤᱭᱟᱹ ᱞᱟᱛᱟᱨ ᱞᱟᱛᱟᱨ ᱛᱮᱧ ᱧᱮᱞ ᱦᱚᱪᱚ ᱵᱚᱱᱟ ᱟᱨ ᱫᱟᱫᱟ ᱵᱚᱱ ᱧᱮᱞᱟ ᱱᱩᱠᱤᱱ ᱵᱟᱨᱭᱟ ᱡᱩᱨᱤ ᱡᱚᱛᱟ ᱧᱮᱞ ᱠᱟᱱᱟ ᱵᱚᱱ ᱡᱟᱦᱟᱸᱭ ᱯᱮ ᱧᱮᱞ ᱴᱷᱤᱠ ᱠᱟᱱ ᱟᱵᱚ ᱫᱤᱥᱚᱢ ᱨᱮᱱ ᱠᱟᱱ ᱜᱮᱭᱟ ᱠᱤᱱ ᱡᱷᱟᱲᱠᱷᱚᱸᱰ ᱫᱤᱥᱚᱢ ᱨᱮᱱ ᱟᱨ ᱱᱩᱭ ᱠᱮᱢᱨᱟᱢᱮᱱ ᱱᱩᱭ ᱫᱚ ᱠᱮᱢᱨᱟᱢᱮᱱ ᱠᱟᱱᱟᱭ ᱧᱮᱞ ᱠᱚᱣᱟ ᱵᱚᱱ ᱪᱮᱫ ᱞᱮᱠᱟ ᱱᱚᱰᱮᱱᱟᱜ ᱞᱩᱠ ᱠᱚ ᱦᱟᱛᱟᱣᱮᱫ ᱠᱟᱱᱟ ᱱᱚᱰᱮᱱᱟᱜ ᱢᱟᱡᱟ ᱠᱚ ᱩᱴᱷᱟᱹᱣᱮᱫ ᱠᱟᱱᱟ ᱟᱨ ᱫᱟᱫᱟ ᱞᱟᱦᱟ ᱥᱮᱫ ᱤᱫᱤ ᱵᱚᱱᱟ ᱱᱟᱥᱮ ᱧᱮᱞ ᱦᱚᱪᱚ ᱵᱚᱱᱟ ᱟᱯᱮ ᱚᱲᱟᱜ ᱠᱷᱚᱱ ᱜᱮ ᱫᱩᱲᱩᱵ ᱫᱩᱲᱩᱵ ᱱᱚᱣᱟ ᱡᱟᱭᱜᱟ ᱯᱮ ᱧᱮᱞ ᱫᱟᱲᱮᱭᱟᱜᱼᱟ ᱞᱟᱫᱟ ᱞᱟᱫᱟ

ᱟᱨ ᱱᱩᱭ ᱪᱟᱪᱟᱧ ᱠᱩᱞᱤ ᱠᱮᱫᱮᱭᱟ ᱱᱩᱭ ᱢᱮᱱᱫᱟ ᱯᱷᱨᱤ ᱜᱮᱭᱟ ᱯᱚᱭᱥᱟ ᱠᱚᱫᱚ ᱵᱟᱝ ᱞᱟᱜᱟᱜᱼᱟ ᱡᱟᱦᱟᱸᱭ ᱜᱮ ᱦᱮᱡ ᱠᱟᱛᱮ ᱯᱷᱨᱤ ᱛᱮ ᱱᱚᱣᱟ ᱨᱮᱱᱟᱜ ᱯᱷᱳᱴᱳ ᱯᱮ ᱦᱟᱛᱟᱣ ᱫᱟᱲᱮᱭᱟᱜᱼᱟ ᱞᱩᱠ ᱯᱮ ᱦᱟᱛᱟᱣ ᱫᱟᱲᱮᱭᱟᱜᱼᱟ ᱱᱚᱰᱮ ᱢᱤᱫ ᱢᱟᱨᱟᱝ ᱢᱩᱨᱛᱤ ᱢᱮᱱᱟᱜᱼᱟ

ᱟᱭᱛᱮ ᱱᱚᱣᱟ ᱥᱟ ᱟᱨ ᱫᱟᱜ ᱵᱷᱤᱛᱨᱤ ᱨᱮ ᱠᱚ ᱛᱚᱞ ᱤᱫᱤ ᱠᱟᱫᱟ ᱟᱹᱰᱤ ᱢᱚᱡᱽ ᱱᱤᱭᱟᱹ ᱱᱚᱰᱮᱱᱟᱜ ᱜᱮᱴ ᱠᱟᱱᱟ ᱚᱸᱰᱮ ᱠᱷᱚᱱ ᱚᱸᱰᱮ ᱠᱷᱚᱱ ᱯᱮ ᱵᱚᱞᱚ ᱫᱟᱲᱮᱭᱟᱜᱼᱟ ᱯᱩᱨᱟᱹ ᱵᱩᱨᱩ ᱫᱷᱟᱨᱮ ᱨᱮ ᱢᱮᱱᱟᱜᱼᱟ ᱵᱩᱨᱩ ᱞᱟᱛᱟᱨ ᱨᱮ ᱢᱮᱱᱟᱜᱼᱟ

ᱪᱤᱞᱰᱨᱮᱱ ᱯᱟᱨᱠ ᱠᱟᱱᱟ ᱚᱸᱰᱮ ᱫᱚ ᱪᱤᱞᱰᱨᱮᱱ ᱯᱟᱨᱠ ᱠᱟᱱᱟ ᱚᱸᱰᱮ ᱜᱮᱴ ᱢᱮᱱᱟᱜᱼᱟ ᱱᱚᱜᱼᱚᱭ ᱱᱤᱭᱟᱹ ᱜᱮᱴ ᱠᱷᱚᱱ ᱠᱚ ᱵᱚᱞᱚᱜ ᱠᱟᱱᱟ ᱚᱸᱰᱮ ᱵᱚᱞᱚᱜ ᱞᱟᱦᱟᱨᱮ ᱚᱱᱛᱮ ᱦᱟᱹᱠᱩ ᱧᱮᱞ ᱦᱚᱪᱚ ᱵᱚᱱᱟ

ᱱᱚᱣᱟ ᱟᱹᱰᱤ ᱦᱟᱦᱟᱲᱟ ᱚᱲᱟᱜ ᱧᱮᱞᱚᱜ ᱠᱟᱱᱟ ᱧᱮᱞ ᱯᱮ ᱛᱤᱱᱟᱹᱜ ᱢᱚᱡᱽ ᱠᱚ ᱵᱮᱱᱟᱣ ᱨᱟᱠᱟᱵ ᱠᱟᱫᱟ ᱛᱤᱱᱟᱹᱜ ᱢᱮᱦᱱᱚᱛ ᱛᱮ ᱱᱚᱣᱟ ᱫᱷᱤᱨᱤ ᱨᱮᱠᱚ ᱟᱴᱷᱟᱬᱮ ᱠᱟᱛᱮ ᱱᱚᱣᱟ ᱚᱲᱟᱜ ᱠᱚ ᱵᱮᱱᱟᱣ ᱠᱟᱫᱟ ᱟᱨ ᱱᱤᱛᱚᱜ ᱫᱚ ᱡᱟᱨᱡᱟᱨ ᱦᱟᱞᱚᱛ ᱨᱮ ᱢᱮᱱᱟᱜᱼᱟ ᱯᱟᱥᱮᱡ ᱱᱚᱣᱟ ᱱᱟᱣᱟ ᱨᱮᱫᱚ ᱟᱹᱰᱤ ᱢᱚᱡᱽ ᱛᱟᱦᱮᱸ ᱠᱟᱱᱟ ᱱᱚᱣᱟ ᱜᱮᱴ ᱵᱚᱞᱚ ᱜᱚᱫᱚᱜ ᱜᱮᱴ ᱥᱟᱢᱱᱮ ᱨᱮᱜᱮ ᱢᱮᱱᱟᱜᱼᱟ ᱛᱮ ᱵᱩᱨᱩ ᱯᱩᱨᱟᱹ ᱫᱷᱤᱨᱤ ᱵᱩᱨᱩ ᱪᱟᱹᱴᱟᱹᱱᱤ ᱠᱟᱱᱟ ᱟᱨ ᱛᱤᱨᱮ ᱮᱱᱟᱱᱤᱧ ᱧᱮᱞ ᱦᱚᱪᱚ ᱞᱮᱫ ᱯᱮᱭᱟ ᱱᱚᱣᱟ ᱵᱩᱨᱩ ᱪᱚᱴ ᱞᱮᱠᱟ ᱦᱟᱱᱟ ᱪᱚᱴ ᱢᱩᱛᱷᱞᱤ ᱚᱱᱟ ᱫᱚ ᱱᱚᱣᱟ ᱱᱚᱣᱟ ᱦᱚᱨ ᱛᱮ ᱥᱮᱱ ᱠᱟᱛᱮᱫ ᱦᱟᱱᱟ ᱟᱲᱮᱛᱮ ᱚᱱᱠᱟᱛᱮ ᱜᱟᱹᱰᱤ ᱛᱮ ᱨᱟᱠᱟᱵᱚᱜᱼᱟ ᱢᱤᱫᱴᱮᱡ

ᱚᱱᱟ ᱜᱤᱫᱽᱨᱟᱹ ᱜᱟᱛᱮ ᱟᱜ ᱠᱟᱱᱟ ᱜᱤᱫᱽᱨᱟᱹ ᱠᱚ ᱜᱟᱛᱮᱜ ᱠᱟᱱᱟ ᱢᱤᱫᱴᱮᱱ ᱜᱤᱫᱽᱨᱟᱹ

ᱧᱮᱞ ᱠᱮᱫ ᱠᱚᱣᱟ ᱯᱮ ᱟᱯᱮ ᱜᱤᱫᱽᱨᱟᱹ ᱛᱤᱱᱟᱹᱜ ᱠᱚ ᱢᱚᱥᱛᱤᱭᱮᱫ ᱠᱟᱱᱟ ᱟᱨ ᱱᱤᱭᱟᱹ ᱧᱮᱞ ᱧᱮᱞ ᱛᱮ ᱟᱯᱮ ᱥᱟᱱᱟᱢ ᱠᱚᱴᱷᱮᱱ ᱱᱮᱦᱚᱨ ᱢᱮᱱᱟᱜᱼᱟ ᱱᱚᱣᱟ ᱵᱷᱤᱰᱤᱭᱳ ᱥᱮᱭᱟᱨ ᱛᱟᱵᱚᱱ ᱯᱮ ᱡᱮᱢᱚᱱ ᱟᱵᱚ ᱡᱷᱟᱲᱠᱷᱚᱸᱰ ᱫᱤᱥᱚᱢ ᱨᱮ ᱱᱚᱣᱟ ᱟᱱᱫᱷᱨᱟ ᱨᱮ ᱛᱤᱥ ᱨᱮ ᱠᱚ ᱦᱮᱡ ᱞᱮᱱᱠᱷᱟᱱ ᱱᱚᱣᱟ ᱯᱟᱨᱠ ᱡᱟᱹᱨᱩᱲ ᱠᱚ ᱦᱤᱨᱤᱢᱟ ᱟᱨ ᱱᱚᱰᱮᱱᱟᱜ ᱞᱩᱠ ᱱᱚᱰᱮᱱᱟᱜ ᱢᱟᱡᱟ ᱠᱚ ᱩᱴᱷᱟᱹᱣ ᱢᱟ ᱟᱨ ᱢᱤᱫᱴᱮᱱ ᱤᱧᱟᱹᱜ ᱱᱤᱭᱟᱹᱜᱮ ᱱᱮᱦᱚᱨ ᱛᱟᱦᱮᱱᱟ ᱟᱵᱚᱨᱮᱱ ᱡᱷᱟᱲᱠᱷᱚᱸᱰ ᱥᱚᱨᱠᱟᱨ ᱴᱷᱮᱱ ᱡᱮ ᱟᱵᱚ ᱡᱷᱟᱲᱠᱷᱚᱸᱰ ᱨᱮᱦᱚᱸ ᱱᱚᱝᱠᱟ ᱢᱚᱡᱽ ᱢᱚᱡᱽ ᱵᱩᱨᱩ ᱫᱷᱟᱥᱱᱟ ᱠᱚ ᱢᱮᱱᱟᱜᱼᱟ ᱟᱨ ᱚᱱᱟ ᱵᱩᱨᱩ ᱫᱷᱟᱨᱮ ᱨᱮ ᱡᱮᱢᱚᱱ ᱱᱚᱝᱠᱟ ᱜᱮ ᱢᱚᱡᱽ ᱯᱟᱨᱠ ᱮ ᱵᱮᱱᱟᱣ ᱡᱟᱦᱟᱸ ᱨᱮ ᱯᱟᱨᱠ ᱨᱮ ᱥᱮᱱ ᱠᱟᱛᱮᱫ ᱟᱵᱚ ᱡᱩᱨᱤᱯᱟᱹᱨᱤ ᱦᱚᱲ ᱥᱮ ᱦᱟᱲᱟᱢ ᱵᱩᱰᱷᱤ ᱦᱚᱲ ᱱᱚᱝᱠᱟ ᱥᱮᱱ ᱠᱟᱛᱮᱫ ᱠᱚ ᱡᱤᱨᱟᱹᱣ ᱫᱟᱲᱮᱭᱟᱜ ᱟᱨ ᱱᱚᱣᱟ ᱞᱟᱸᱜᱟ ᱡᱤᱨᱟᱹᱣ ᱨᱮ ᱡᱤᱣᱤ ᱨᱮ ᱡᱤᱨᱟᱹᱣ ᱠᱚ ᱦᱟᱛᱟᱣ ᱫᱟᱲᱮᱭᱟᱜᱼᱟ ᱟᱨ ᱢᱚᱱᱚᱨᱚᱧᱡᱚᱱ ᱠᱚ ᱦᱟᱛᱟᱣ ᱫᱟᱲᱮᱭᱟᱜᱼᱟ ᱫᱩᱠ ᱡᱤᱵᱤ ᱨᱮ ᱥᱩᱠ ᱠᱚ ᱦᱟᱛᱟᱣ ᱫᱟᱲᱮᱭᱟᱜ ᱟᱨ ᱢᱟ ᱮᱱᱠᱷᱟᱱ ᱛᱮᱦᱮᱧ ᱫᱚ ᱰᱷᱮᱨ ᱧᱮᱞ ᱦᱚᱪᱚ ᱠᱮᱫ ᱵᱚᱱᱟ ᱟᱨ ᱟᱨᱚ ᱢᱩᱪᱟᱹᱫ ᱨᱮᱧ ᱞᱟᱹᱭ ᱫᱚᱦᱲᱟᱭᱮᱫ ᱠᱟᱱᱟ ᱱᱚᱣᱟ ᱫᱚ ᱟᱱᱫᱷᱨᱚ ᱯᱨᱚᱫᱮᱥ ᱨᱮᱭᱟᱜ ᱯᱮᱱᱩᱠᱩᱱᱰᱟ ᱮᱨᱤᱭᱟ ᱨᱮ ᱢᱮᱱᱟᱜᱼᱟ ᱯᱮᱱᱩᱠᱩᱱᱰᱟ ᱠᱷᱚᱱ ᱵᱟᱥ ᱛᱷᱚᱲᱟ ᱜᱟᱱ ᱛᱟᱲᱟᱢ ᱦᱩᱭᱩᱜᱼᱟ ᱢᱮᱱ ᱵᱟᱡᱟᱨ ᱠᱷᱚᱱ ᱦᱚᱨ ᱢᱮᱱᱟᱜᱼᱟ ᱟᱨ

ᱤᱱᱟᱹᱜᱮ ᱦᱟᱭ ᱢᱟ ᱮᱱᱠᱷᱟᱱ ᱛᱮᱦᱮᱧ ᱫᱚ ᱤᱱᱠᱟ ᱜᱮ ᱮᱦᱚᱵ ᱠᱷᱚᱱ ᱧᱮᱞ ᱞᱟᱹᱜᱤᱫ ᱛᱮ ᱟᱹᱰᱤ ᱟᱹᱰᱤ ᱟᱭᱢᱟ ᱥᱟᱨᱦᱟᱣ ᱥᱮᱭᱟᱨ ᱛᱟᱵᱚᱱ ᱯᱮ ᱟᱨ ᱞᱟᱭᱤᱠ ᱛᱟᱵᱚᱱ ᱯᱮ ᱟᱨ ᱡᱟᱦᱟᱸᱭ ᱯᱮ ᱱᱟᱣᱟ ᱜᱮᱭᱟ ᱱᱚᱣᱟ ᱪᱮᱱᱮᱞ ᱨᱮ ᱥᱟᱵᱥᱠᱨᱟᱭᱤᱵ ᱛᱟᱵᱚᱱ ᱯᱮ ᱡᱮᱢᱚᱱ ᱱᱚᱣᱟ ᱯᱮ ᱥᱮᱭᱟᱨ ᱛᱮ ᱟᱵᱚᱨᱮᱱ ᱵᱚᱭᱦᱟᱨ ᱢᱤᱥᱨᱟ ᱠᱚ ᱱᱚᱣᱟ ᱡᱟᱭᱜᱟ ᱠᱚ ᱧᱟᱢ ᱫᱟᱲᱮᱭᱟᱜ ᱧᱮᱞ ᱫᱟᱲᱮᱭᱟᱜ ᱟᱨ ᱚᱱᱟ ᱢᱚᱱᱳᱨᱚᱧᱡᱚᱱ ᱠᱚ ᱦᱟᱛᱟᱣ ᱫᱟᱲᱮᱭᱟᱜ ᱢᱟ ᱮᱱᱠᱷᱟᱱ ᱫᱚᱦᱲᱟ ᱛᱮ ᱥᱟᱱᱟᱢ ᱠᱚ ᱡᱚᱦᱟᱨ